ᱡᱚᱦᱟᱨ ᱜᱮ ᱥᱟᱱᱟᱢ ᱠᱚ ᱟᱯᱮ ᱯᱮ ᱧᱮᱞᱟ ᱮᱱᱮᱡ ᱥᱮᱨᱮᱧ ᱭᱩᱴᱭᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚ ᱵᱚᱱ ᱵᱟᱲᱟᱭ ᱧᱟᱢ ᱮᱫᱟ ᱯᱷᱳᱴᱳ ᱨᱮᱱᱟᱜ ᱵᱮᱠᱜᱨᱟᱣᱩᱱᱰ ᱪᱤᱠᱟᱹ ᱛᱮᱵᱚᱱ ᱚᱪᱚᱜᱟ ᱥᱮ ᱯᱤ ᱮᱱ ᱡᱤ ᱯᱷᱳᱴᱳ ᱪᱤᱠᱟᱹ ᱛᱮᱵᱚᱱ ᱵᱮᱱᱟᱣ ᱠᱚᱣᱟ ᱚᱱᱟ ᱠᱷᱟᱹᱛᱤᱨ ᱛᱮ ᱵᱟᱨᱭᱟ ᱫᱚ ᱮᱯᱥ ᱛᱟᱞᱟ ᱛᱮ ᱢᱤᱫᱴᱮᱱ ᱫᱚ ᱳᱭᱮᱵᱽᱥᱟᱭᱤᱴ ᱛᱟᱞᱟ ᱛᱮ ᱛᱚ ᱳᱭᱮᱵᱽᱥᱟᱭᱤᱴ ᱨᱮᱱᱟᱜ ᱯᱩᱭᱞᱩ ᱵᱚᱱ ᱧᱮᱞ ᱞᱮᱜᱮ ᱛᱚ ᱠᱨᱳᱢ ᱵᱨᱟᱣᱡᱟᱨ ᱳᱯᱮᱱ ᱠᱤᱫᱟᱹᱧ ᱟᱯᱮ ᱫᱚ ᱡᱮᱠᱳᱱᱳ ᱵᱨᱟᱣᱡᱟᱨ ᱳᱯᱮᱱ ᱯᱮ ᱛᱟᱨᱯᱚᱨ ᱥᱟᱨᱪ ᱵᱟᱨ ᱨᱮ ᱚᱞ ᱯᱮ ᱨᱤᱢᱩᱵᱷ ᱵᱤᱡᱤ ᱟᱨ ᱚ ᱧᱮᱞ ᱮᱫᱟ ᱯᱮ ᱨᱤᱢᱩ ᱵᱤᱡᱤ ᱟᱨ ᱤ ᱮᱢ ᱳ ᱵᱷᱤ ᱤ ᱨᱤᱢᱩ ᱵᱤᱡᱤ ᱚᱞ ᱦᱩᱭ ᱞᱮᱱ ᱠᱷᱟᱱ ᱰᱮᱴᱟ ᱚᱯᱷ ᱜᱮᱭᱟ ᱰᱮᱴᱟᱧ ᱚᱱ ᱞᱮᱜᱮ ᱛᱚ ᱨᱤᱢᱩ ᱵᱤᱡᱤ ᱚᱞ ᱦᱩᱭ ᱞᱮᱠᱷᱟᱱ ᱱᱤᱝᱠᱟ ᱦᱤᱡᱩᱜᱼᱟ ᱛᱚ ᱯᱩᱭᱞᱩ ᱨᱮ ᱡᱟᱦᱟᱸ ᱥᱟᱭᱤᱴ ᱠᱟᱱᱟ ᱨᱤᱢᱩ ᱵᱤᱡᱤ ᱰᱚᱴ ᱵᱤᱡᱤ ᱚᱱᱟ ᱨᱮᱵᱚᱱ ᱠᱞᱤᱠᱟ ᱛᱚ ᱱᱤᱝᱠᱟ ᱤᱱᱴᱟᱨᱯᱷᱮᱥ ᱦᱤᱡᱩᱜᱼᱟ ᱛᱟᱨᱯᱚᱨ ᱟᱯᱞᱳᱰ ᱤᱢᱮᱡᱽ ᱨᱮ ᱠᱞᱤᱠ ᱦᱩᱭᱩᱜ ᱛᱟᱵᱚᱱᱟ ᱛᱚ ᱟᱯᱞᱳᱰ ᱤᱢᱮᱡᱽ ᱨᱮᱧ ᱠᱞᱤᱠ ᱠᱮᱫᱟ ᱟᱵᱚᱣᱟᱜ ᱯᱷᱳᱴᱳ ᱦᱤᱡᱩᱜᱼᱟ ᱜᱮᱞᱟᱨᱤ ᱠᱷᱚᱱ ᱛᱚ ᱢᱤᱫᱴᱮᱱ ᱯᱷᱳᱴᱳᱧ ᱥᱤᱞᱮᱠᱴ ᱮ ᱠᱟᱱᱟ ᱵᱟᱦᱟ ᱯᱷᱳᱴᱳᱧ ᱥᱤᱞᱮᱠᱴ ᱠᱮᱫᱟ ᱛᱟᱨᱯᱚᱨ ᱰᱟᱱ ᱨᱮ ᱠᱞᱤᱠ ᱦᱩᱭᱩᱜᱼᱟ ᱛᱚ ᱯᱨᱚᱥᱮᱥᱤᱝ ᱪᱟᱹᱞᱩᱜ ᱠᱟᱱᱟ ᱟᱯᱞᱳᱰᱤᱝ ᱧᱮᱞ ᱫᱟᱯᱮ ᱠᱚᱢᱯᱞᱤᱴ ᱦᱩᱭ ᱞᱮᱱᱠᱷᱟᱱ ᱜᱮ ᱟᱵᱚᱣᱟᱜ ᱯᱷᱳᱴᱳ ᱛᱮᱭᱟᱨᱚᱜᱼᱟ ᱛᱚ ᱧᱮᱞ ᱮᱫᱟᱯᱮ ᱨᱤᱢᱩᱵᱷ ᱵᱮᱠᱜᱨᱟᱣᱩᱱᱰ ᱧᱮᱞ ᱮᱫᱟᱯᱮ ᱮᱠᱫᱚᱢ ᱚᱪᱚᱜ ᱠᱟᱱᱟ ᱛᱟᱭᱚᱢ ᱥᱮᱱᱟᱜ ᱫᱚ

ᱱᱚᱜᱼᱚᱭ ᱛᱚ ᱱᱚᱣᱟ ᱨᱮ ᱠᱞᱤᱠ ᱦᱩᱭᱩᱜ ᱛᱟᱵᱚᱱᱟ ᱛᱚ ᱱᱤᱝᱠᱟᱹ ᱢᱤᱫᱴᱮᱱ ᱮᱯᱥ ᱦᱤᱡᱩᱜᱼᱟ ᱚᱱᱟ ᱤᱱᱥᱴᱚᱞ ᱟᱵᱚᱱ ᱤᱱᱥᱴᱚᱞ ᱠᱟᱛᱮᱫ ᱵᱚᱱ ᱳᱯᱮᱱᱟ ᱪᱚᱞᱚ ᱛᱟᱦᱚᱞᱮ ᱵᱚᱱ ᱳᱯᱮᱱ ᱞᱮᱜᱮ ᱛᱟᱨᱯᱚᱨ ᱞᱳᱰ ᱤᱢᱮᱡᱽ ᱨᱮ ᱠᱞᱤᱠ ᱦᱩᱭᱩᱜ ᱛᱟᱵᱚᱱᱟ ᱳᱯᱮᱱ ᱦᱩᱭ ᱞᱮᱱ ᱠᱷᱟᱱ ᱡᱟᱦᱟᱸ ᱛᱤᱱᱟᱹᱜ ᱯᱟᱨᱢᱤᱥᱚᱱᱮ ᱠᱷᱚᱡᱟ ᱡᱚᱛᱚ ᱵᱚᱱ ᱮᱞᱟᱣᱟ ᱛᱚ ᱢᱤᱫᱴᱮᱱ ᱟᱨ ᱢᱤᱫᱴᱮᱱ ᱯᱷᱳᱴᱳᱧ ᱥᱤᱞᱮᱠᱴ ᱮ ᱠᱟᱱᱟ ᱱᱩᱭ ᱪᱮᱬᱮ ᱪᱮᱫ ᱛᱮᱵᱚᱱ ᱤᱭᱟᱹᱭᱟ ᱠᱮᱱᱥᱮᱞ ᱪᱮᱬᱮ

ᱛᱟᱨᱯᱚᱨ ᱥᱮᱯ ᱨᱮ ᱠᱞᱤᱠ ᱦᱩᱭᱩᱜ ᱛᱟᱵᱚᱱᱟ ᱛᱚᱵᱮ ᱠᱷᱟᱱ ᱜᱮ ᱱᱩᱭ ᱯᱷᱳᱴᱳ ᱦᱚᱸᱭ ᱛᱮᱭᱟᱨ ᱮᱱᱟ ᱛᱚ ᱯᱷᱤᱱᱤᱥ ᱨᱮ ᱠᱞᱤᱠ ᱠᱟᱛᱮᱫ ᱵᱮᱠ ᱨᱮᱵᱚᱱ ᱦᱤᱡᱩᱜᱼᱟ ᱱᱚᱣᱟ ᱫᱚ ᱫᱚᱥᱟᱨ ᱦᱩᱭᱮᱱᱟ ᱛᱮᱥᱟᱨ ᱛᱮᱥᱟᱨ ᱫᱚ ᱦᱩᱭᱩᱜ ᱠᱟᱱᱟ ᱮᱯᱥ ᱜᱮ ᱮᱯᱥ ᱨᱮᱱᱟᱜ ᱧᱩᱛᱩᱢ ᱠᱟᱱᱟ ᱯᱤᱠ ᱟᱨᱴ ᱯᱤ ᱟᱨ ᱯᱤ ᱟᱭ ᱥᱤ ᱮ ᱟᱨ ᱴᱤ ᱯᱤᱠ ᱟᱨᱴ ᱛᱚ ᱧᱮᱞ ᱮᱫᱟᱯᱮ ᱱᱚᱜᱼᱚᱭ

ᱚᱵᱷᱟᱨᱚᱱ ᱯᱷᱳᱴᱳ ᱠᱚ ᱦᱤᱡᱩᱜᱼᱟ ᱛᱚ ᱚᱞ ᱯᱷᱳᱴᱳ ᱨᱮᱧ ᱠᱞᱤᱠ ᱮᱫᱟ ᱛᱟᱨᱯᱚᱨ ᱢᱤᱫᱴᱮᱱ ᱯᱷᱳᱴᱳ ᱵᱚᱱ ᱥᱤᱞᱮᱠᱴᱮᱜᱼᱟ ᱪᱚᱞᱚ ᱞᱟᱛᱟᱨ ᱥᱮᱫ ᱵᱚᱱ ᱧᱮᱞ ᱞᱮᱜᱮ ᱛᱚ ᱢᱤᱫᱴᱮᱡ ᱯᱷᱳᱴᱳᱧ ᱥᱤᱞᱮᱠᱴ ᱠᱟᱱᱟ ᱥᱤᱞᱮᱠᱴ ᱠᱮᱫᱟᱹᱧ ᱢᱤᱫᱴᱮᱡ ᱯᱷᱳᱴᱳ ᱩᱱᱤ ᱛᱮᱨᱮ ᱠᱞᱤᱠ ᱦᱩᱭᱩᱜᱼᱟ ᱡᱮᱦᱮᱛᱩ ᱰᱮᱴᱟ ᱚᱱ ᱜᱮᱭᱟ ᱚᱱᱟ ᱠᱷᱟᱹᱛᱤᱨ ᱛᱮ ᱮᱰ ᱫᱚᱢᱮ ᱦᱤᱡᱩᱜ ᱠᱟᱱᱟ ᱰᱮᱴᱟ ᱫᱚᱧ ᱚᱯᱷ ᱠᱟᱜ ᱠᱟᱱᱟ ᱛᱚ ᱱᱩᱭ ᱵᱚᱱ ᱤᱭᱟᱹᱭᱮᱫᱟ ᱚᱱᱟ ᱠᱷᱟᱹᱛᱤᱨ ᱛᱮ ᱠᱟᱴ ᱟᱣᱩᱴ ᱨᱮ ᱠᱞᱤᱠ ᱦᱩᱭᱩᱜ ᱛᱟᱵᱚᱱᱟ ᱧᱮᱞ ᱫᱟᱯᱮ ᱠᱟᱴ ᱟᱣᱩᱴ ᱞᱟᱛᱟᱨ ᱨᱮ ᱡᱚᱡᱚᱢ ᱠᱩᱱ ᱨᱮ ᱠᱟᱴ ᱟᱣᱩᱴ ᱨᱮ ᱠᱞᱤᱠ ᱦᱩᱭᱩᱜ ᱛᱟᱵᱚᱱᱟ ᱛᱟᱨᱯᱚᱨ ᱧᱮᱞ ᱮᱫᱟ ᱯᱮ ᱱᱤᱝᱠᱟᱹ ᱛᱤ ᱛᱮ ᱜᱷᱟᱥᱟᱣ ᱞᱟᱜᱟᱜᱼᱟ ᱩᱱᱤᱭᱟᱜ ᱫᱷᱟᱨᱮ ᱫᱷᱟᱨᱮ ᱛᱮ ᱱᱤᱝᱠᱟᱹ ᱡᱟᱦᱟᱸ ᱛᱤᱱᱟᱹᱜ ᱛᱮᱵᱚᱱ ᱚᱪᱚᱜ ᱞᱟᱹᱜᱤᱫ ᱛᱟᱨᱯᱚᱨ ᱜᱚᱴᱟ ᱯᱩᱨᱚᱱ ᱠᱟᱭ ᱦᱩᱭᱩᱜᱼᱟ ᱱᱩᱭ ᱫᱚ ᱛᱟᱨᱯᱚᱨ

ᱱᱚᱰᱮ ᱫᱚ ᱜᱮᱞᱟᱨᱤ ᱳᱯᱮᱱ ᱠᱮᱫᱟᱹᱧ ᱛᱚ ᱯᱩᱭᱞᱩ ᱨᱮᱜᱮ ᱯᱷᱳᱴᱳ ᱠᱚ ᱦᱮᱡ ᱠᱟᱱᱟ ᱧᱮᱞᱮᱫ ᱠᱚᱣᱟ ᱯᱮ ᱱᱚᱜᱼᱚᱭ ᱢᱤᱫᱴᱮᱱ ᱯᱷᱳᱴᱳ ᱵᱮᱠ ᱠᱟᱛᱮ ᱱᱚᱜᱼᱚᱭ ᱢᱤᱫᱴᱮᱱ ᱯᱷᱳᱴᱳ ᱱᱚᱜᱼᱚᱭ ᱱᱚᱜᱼᱚᱭ ᱢᱤᱫᱴᱮᱱ ᱯᱷᱳᱴᱳ ᱱᱤᱛᱚᱜ ᱫᱚ ᱱᱩᱠᱩ ᱯᱷᱳᱴᱳ ᱫᱚ ᱡᱚᱛᱚ ᱠᱚ ᱦᱩᱭᱱᱟ ᱯᱤ ᱮᱱ ᱡᱤ ᱞᱟᱦᱟ ᱛᱮᱫᱚ ᱠᱚ ᱛᱟᱦᱮᱸ ᱠᱟᱱᱟ ᱡᱮ ᱯᱤ ᱡᱤ ᱛᱚ ᱱᱤᱝᱠᱟᱹ ᱠᱟᱛᱮ ᱟᱵᱚ ᱯᱷᱳᱴᱳ ᱨᱮᱱᱟᱜ ᱵᱮᱠᱜᱨᱟᱣᱩᱱᱰ ᱵᱚᱱ ᱚᱪᱚᱜ ᱫᱟᱲᱮᱭᱟᱜᱼᱟ ᱥᱮ ᱵᱚᱱ ᱦᱟᱴᱟᱣ ᱫᱟᱲᱮᱭᱟᱜᱼᱟ ᱥᱮ ᱵᱚᱱ ᱤᱨᱮᱡᱟᱨ ᱫᱟᱲᱮᱭᱟᱜᱼᱟ ᱛᱚ ᱵᱷᱤᱰᱤᱭᱳ ᱫᱚ ᱱᱤᱱᱟᱹᱜ ᱢᱟᱨᱟᱝ ᱜᱮ ᱢᱟ ᱪᱷᱚ ᱢᱤᱱᱤᱴ ᱦᱩᱭᱱᱟ ᱛᱚ ᱵᱷᱤᱰᱤᱭᱳ ᱫᱚᱧ ᱢᱩᱪᱟᱹᱫ ᱮᱫᱟ